ᱯᱩᱭᱞᱩ ᱨᱮ ᱥᱟᱱᱟᱢ ᱠᱚ ᱡᱚᱦᱟᱨ ᱜᱮ ᱤᱧ ᱯᱟᱥᱴᱟ ᱠᱷᱚᱱ ᱦᱚᱸ ᱡᱚᱦᱟᱨ ᱜᱮ ᱛᱚ ᱛᱮᱦᱮᱧ ᱫᱚ ᱟᱨ ᱢᱤᱫᱴᱮᱱ ᱱᱟᱣᱟ ᱵᱞᱚᱜ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱟᱨ ᱥᱟᱹᱜᱩᱱ ᱡᱚᱦᱟᱨ ᱟᱹᱞᱤᱧ ᱯᱟᱦᱴᱟ ᱠᱷᱚᱱ ᱟᱨᱦᱚᱸ ᱱᱚᱝᱠᱟ ᱜᱮ ᱟᱨ ᱢᱤᱫᱴᱮᱱ ᱱᱟᱣᱟ ᱵᱞᱚᱜ ᱵᱷᱤᱰᱤᱭᱳ ᱨᱮ ᱱᱩᱭ ᱜᱚᱲᱚᱢ ᱠᱩᱲᱤ ᱥᱟᱵ ᱠᱟᱛᱮᱧ ᱟᱹᱜᱩ ᱟᱠᱟᱫᱮ ᱛᱟᱵᱚᱱᱟ ᱛᱮᱦᱮᱧ ᱫᱚ ᱟᱨ ᱢᱤᱫᱴᱮᱱ ᱵᱚ ᱨᱚᱯᱚᱲᱟ ᱢᱮᱱᱫᱚ ᱯᱟᱹᱜᱽᱞᱤ ᱠᱩᱲᱤᱭᱟᱜ ᱨᱤᱯᱞᱟᱭ ᱵᱷᱤᱰᱤᱭᱳ ᱨᱮ ᱡᱮᱢᱚᱱ ᱟᱵᱚ ᱡᱟᱹᱥᱛᱤ ᱵᱚᱱ

ᱥᱟᱱᱟᱢ ᱦᱚᱲ ᱠᱚᱜᱮ ᱵᱮᱥ ᱨᱮᱜᱮ ᱢᱮᱱᱟᱜ ᱯᱮᱭᱟ ᱟᱹᱞᱤᱧ ᱦᱚᱸ ᱱᱟᱜ ᱪᱟᱸᱫᱚ ᱵᱚᱸᱜᱟ ᱫᱟᱭᱟ ᱟᱨ ᱵᱟᱝ ᱟᱯᱮᱭᱟᱜ ᱥᱚᱦᱟᱜᱽ ᱫᱩᱞᱟᱹᱲ ᱛᱮ ᱱᱟᱯᱟᱭ ᱨᱮᱜᱮ ᱢᱮᱱᱟᱜ ᱞᱤᱧᱟᱹ ᱛᱚ ᱛᱮᱦᱮᱧ ᱫᱚ ᱦᱟᱸᱜ ᱯᱟᱹᱜᱽᱞᱤ ᱠᱩᱲᱤᱭᱟᱜ ᱜᱮᱵᱚᱱ ᱨᱚᱯᱚᱲᱟ ᱯᱟᱹᱜᱽᱞᱤ ᱠᱩᱲᱤ ᱪᱮᱫ ᱮ ᱞᱟᱹᱭᱮᱜᱼᱟ ᱫᱮᱞᱟ ᱵᱚᱱ ᱛᱚᱵᱮ ᱩᱱᱤ ᱯᱟᱹᱜᱽᱞᱤ ᱠᱩᱲᱤᱭᱟᱜ ᱠᱞᱤᱯ ᱠᱟᱹᱴᱤᱡ ᱵᱚᱱ ᱧᱮᱞ ᱞᱮᱜᱮ ᱤᱱᱟᱹ ᱯᱚᱨᱮ ᱵᱚᱱ ᱨᱚᱯᱚᱲᱟ ᱛᱮᱦᱮᱧ ᱤᱧ ᱨᱮᱱ ᱤᱧ ᱨᱮᱱ ᱩᱱᱠᱩ ᱪᱮᱞᱮ ᱠᱚ ᱢᱮᱛᱟ ᱠᱚ ᱤᱧ ᱨᱮᱱ ᱦᱮᱴᱟᱨᱥ ᱞᱟᱹᱜᱤᱫ ᱛᱮ ᱢᱮᱱᱟᱜᱼᱟ ᱟᱹᱰᱤ ᱞᱟᱹᱴᱩ ᱜᱤᱯᱷᱴ ᱱᱤᱭᱟᱹ ᱩᱫᱽᱜᱟᱹᱨ ᱵᱮᱲᱟ ᱨᱤᱧ ᱢᱮᱱᱫᱟ ᱱᱚᱜᱼᱚᱭ ᱱᱤᱭᱟᱹ ᱫᱚ ᱠᱟᱱᱟ ᱯᱟᱹᱜᱽᱞᱤ ᱠᱩᱲᱤᱭᱟᱜ ᱟᱹᱰᱩ

ᱱᱩᱭ ᱫᱚ ᱠᱷᱟᱨᱟᱯ ᱠᱟᱛᱷᱟ ᱨᱚᱲᱮᱫ ᱠᱷᱟᱹᱛᱤᱨ ᱡᱚᱛᱚ ᱦᱚᱲ ᱠᱚ ᱟᱹᱲᱤᱥ ᱟᱭ ᱠᱟᱱᱟ ᱵᱟᱝᱠᱷᱟᱱ ᱫᱚ ᱦᱚᱲ ᱠᱚᱫᱚ ᱡᱚᱛᱚ ᱜᱮᱠᱚ ᱫᱩᱞᱟᱹᱲ ᱮ ᱠᱟᱱᱟ ᱟᱨ ᱠᱚ ᱵᱮᱥ ᱠᱚ ᱧᱟᱢᱮ ᱠᱟᱱᱟ ᱟᱫᱚ ᱱᱚᱜᱼᱚᱸᱭ ᱱᱚᱝᱠᱟ ᱠᱷᱟᱨᱟᱯ ᱠᱟᱛᱷᱟᱭ ᱞᱟᱹᱭᱮᱫ ᱫᱚ ᱠᱷᱟᱨᱟᱯ ᱠᱟᱛᱷᱟ ᱦᱟᱱᱟ ᱱᱚᱣᱟᱭ ᱞᱟᱹᱭᱮᱫ ᱫᱚ ᱚᱱᱟ ᱠᱷᱟᱹᱛᱤᱨ ᱜᱮ ᱯᱟᱞᱮ ᱠᱚ ᱨᱟᱹᱜᱤ ᱟᱭ ᱠᱟᱱᱟ ᱵᱟ ᱦᱳᱭ ᱚᱱᱮ ᱱᱤᱭᱟᱹ ᱜᱮᱯᱮ ᱢᱮᱱᱮᱫ ᱠᱟᱱᱟ ᱛᱚ ᱡᱮ ᱤᱧ ᱫᱚ ᱠᱟᱛᱷᱟᱧ ᱵᱟᱹᱦᱩ ᱡᱟᱶᱟᱭ ᱞᱮᱱᱟᱹᱧ ᱥᱮᱧ ᱪᱤᱠᱟ ᱞᱮᱱᱟ ᱦᱮᱸ ᱵᱟᱵᱟ ᱤᱧ ᱡᱟᱶᱟᱭ ᱞᱮᱱᱟ ᱚᱱᱦᱚᱸ ᱫᱚᱥ ᱴᱷᱮᱡ ᱫᱚᱥ ᱴᱷᱮᱡ ᱡᱟᱶᱟᱭ ᱞᱮᱱᱟ ᱯᱮᱭᱟ ᱜᱤᱫᱽᱨᱟᱹ ᱢᱮᱱᱟᱜ ᱠᱚᱛᱤᱧᱟ ᱟᱨᱦᱚᱸ ᱫᱚᱥᱴᱤ ᱵᱚᱭᱯᱷᱨᱮᱱᱰ ᱢᱮᱱᱟᱜ ᱠᱚᱛᱤᱧᱟ ᱪᱮᱫ ᱟᱫᱚ ᱪᱮᱫ ᱟᱫᱚ ᱟᱫᱚ ᱪᱮᱫ ᱪᱤᱠᱟᱭᱱᱟ ᱮ ᱱᱟ ᱛᱚᱵᱮ ᱟᱢ ᱫᱚ ᱩᱱᱟᱹᱜ ᱴᱷᱮᱱ ᱡᱟᱶᱟᱭ ᱠᱟᱱᱟ ᱤᱧ ᱦᱚᱸ ᱦᱟᱦᱟᱲᱟ ᱜᱤᱧ ᱵᱩᱡᱷᱟᱹᱣ ᱠᱮᱫ ᱜᱚᱲᱚ ᱛᱚ 10 ᱴᱷᱮᱱ ᱩᱛᱟᱹᱨ ᱡᱟᱶᱟᱭ ᱠᱟᱱᱟ ᱟᱨ 10 ᱴᱤ ᱩᱛᱟᱹᱨ ᱞᱚᱵᱷᱚᱨ ᱢᱮᱱᱟᱜ ᱠᱚᱛᱮ ᱟᱨ ᱜᱤᱫᱽᱨᱟᱹ ᱟᱡ ᱜᱮ ᱞᱟᱹᱭ ᱠᱟᱱᱟ ᱮᱱᱛᱮ ᱟᱨ ᱦᱚᱸ ᱩᱛᱟᱹᱨ ᱞᱟᱹᱭ ᱟᱢᱱᱟ ᱜᱤᱫᱽᱨᱟᱹ ᱠᱚ ᱯᱮᱭᱟ ᱯᱮᱭᱟ ᱥᱮ ᱯᱩᱱᱭᱟᱹ ᱯᱩᱱᱭᱟᱹ ᱢᱮᱱᱟᱜ ᱠᱚᱛᱮ ᱟᱫᱚ ᱩᱱᱟᱹᱝ ᱜᱤᱫᱽᱨᱟᱹ ᱩᱱᱟᱹᱝ ᱤᱭᱟᱹ ᱠᱚ ᱛᱟᱢ ᱨᱮᱦᱚᱸ ᱪᱮᱫᱟᱜ ᱟᱫᱚᱢ ᱵᱟᱹᱜᱤ ᱠᱟᱜ ᱠᱚᱛᱮ ᱟᱢ ᱫᱚ ᱚᱱᱟ ᱚᱲᱟᱜ ᱵᱷᱤᱛᱤᱨ ᱨᱮ ᱫᱚᱢ ᱫᱩᱲᱩᱵ ᱠᱟᱱᱟ ᱥᱮ ᱵᱟᱝ ᱜᱚᱲᱚ ᱦᱮᱸ ᱦᱳᱭ ᱭᱟ ᱩᱱᱟᱹᱝ ᱜᱤᱫᱽᱨᱟᱹ ᱠᱚ ᱫᱚ ᱩᱱᱠᱩ ᱜᱤᱫᱽᱨᱟᱹ ᱦᱟᱜ ᱫᱟᱲᱮ ᱜᱮ ᱡᱚᱢ ᱢᱮᱥᱮ ᱟᱢ ᱫᱚ ᱪᱮᱫ ᱛᱮ ᱦᱟᱸᱰᱮ ᱫᱚᱢ ᱤᱭᱟᱹ ᱠᱟᱱᱟ ᱵᱟᱝ ᱜᱚᱲᱚ ᱦᱮᱸ ᱦᱳᱭ ᱚᱠᱟᱨᱮᱧ ᱪᱤᱛᱨᱤ ᱴᱚᱠᱟᱜᱼᱟ ᱚᱸᱰᱮ ᱜᱮ ᱡᱚᱛᱚ ᱦᱚᱲ ᱠᱚ ᱦᱤᱡᱩᱜᱼᱟ

ᱥᱮ ᱵᱟᱝ ᱚᱱᱟ ᱠᱷᱟᱹᱛᱤᱨ ᱜᱮ ᱟᱵᱟᱜ ᱫᱚᱞᱮ ᱦᱚᱴᱚᱨ ᱞᱮ ᱪᱷᱩᱴᱟᱹᱣ ᱠᱮᱫᱟ ᱯᱮᱨᱮ ᱦᱮᱴᱟᱨᱥ ᱞᱟᱹᱜᱤᱫ ᱯᱟᱜᱞᱤ ᱠᱩᱲᱤᱭᱟ ᱟᱹᱰᱩ ᱠᱟᱱᱟ ᱱᱤᱭᱟᱹ ᱫᱚ ᱱᱤᱭᱟᱹ ᱟᱹᱰᱩ ᱧᱩ ᱠᱟᱛᱮ ᱵᱚ ᱴᱷᱟᱱᱰᱟᱭ ᱫᱟᱯᱮ ᱯᱮ ᱟᱨ ᱠᱩᱞ ᱠᱩᱞ ᱛᱟᱦᱮᱱ ᱛᱟᱵᱚᱱ ᱯᱮ ᱱᱤᱭᱟᱹ ᱩᱫᱽᱜᱟᱹᱨ ᱵᱮᱲᱟ ᱨᱮ ᱮᱥᱤ ᱠᱚ ᱮᱥᱤ ᱠᱚ ᱢᱮᱱᱟᱜᱼᱟ ᱥᱮ ᱵᱟᱹᱱᱩᱜ ᱟᱹᱱᱤᱡ ᱚᱱᱟ ᱠᱷᱟᱹᱛᱤᱨ ᱜᱮ ᱟᱫᱚ ᱵᱚᱰᱚ ᱡᱷᱟᱹᱲᱤ ᱠᱚ ᱧᱩ ᱠᱟᱜ ᱠᱷᱟᱱ ᱫᱚ ᱵᱷᱟᱹᱜᱤ ᱞᱮᱠᱟᱢ ᱨᱮᱭᱟᱲᱟ ᱮᱠᱵᱟᱨ ᱜᱮ ᱡᱮᱠᱷᱟᱱ ᱨᱮᱭᱟᱲ ᱴᱷᱤᱠ ᱩᱛᱟᱹᱨᱚᱜᱼᱟ ᱥᱮ ᱵᱟᱝ ᱛᱚ